ᱦᱮᱸ ᱪᱮ ᱵᱟᱝ ᱠᱟᱱ ᱜᱮᱭᱟ ᱟᱫᱚ ᱤᱧ ᱫᱩᱧ ᱢᱮᱱᱟ ᱯᱟᱹᱣᱨᱟᱹ ᱫᱚᱵᱚᱱ ᱧᱩᱭᱟ ᱴᱷᱤᱠ ᱜᱮᱭᱟ ᱱᱤᱱᱟᱹᱜᱴᱟ ᱱᱤᱱᱟᱹᱜ ᱦᱚᱴᱚᱜ ᱫᱷᱟᱹᱵᱤᱡ ᱫᱚ ᱵᱟᱝ ᱡᱟᱛᱮ ᱨᱟᱹᱥᱠᱟᱹ ᱠᱚ ᱜᱟᱱᱚᱜ ᱵᱟᱹᱵᱩ ᱡᱚᱛᱚ ᱡᱤᱱᱤᱥ ᱨᱮᱜᱮ ᱡᱟᱹᱥᱛᱤ ᱞᱮᱱᱠᱷᱟᱱ ᱫᱚ ᱟᱹᱰᱤ ᱠᱷᱟᱨᱟᱯᱟ ᱵᱟᱹᱵᱩ ᱱᱮᱛᱟᱨ ᱱᱚᱜᱼᱚᱭ ᱡᱮ ᱪᱮᱫ ᱤᱧ ᱢᱮᱱᱟ ᱱᱮᱛᱟᱨ ᱢᱟ ᱪᱮᱫ ᱡᱚᱛᱚ ᱠᱤᱪᱷᱩ ᱜᱮ ᱯᱚᱨᱤᱵᱚᱨᱛᱚᱱ ᱟᱠᱟᱱ ᱛᱟᱵᱚᱱᱟ ᱢᱤᱫ ᱫᱤᱱ ᱟᱫᱚ ᱤᱧ ᱫᱚ ᱜᱚᱴᱟ ᱜᱤᱧ ᱞᱟᱹᱭ ᱵᱟᱲᱟᱭᱟ ᱤᱧ ᱫᱚ ᱵᱟᱹᱦᱩᱣᱟᱱ ᱠᱚᱲᱟ ᱠᱟᱹᱱᱟᱹᱧ ᱦᱮᱸ ᱥᱮ ᱵᱚᱛᱚᱨ ᱛᱤᱧ ᱞᱟᱹᱭᱟ ᱪᱮᱫ ᱨᱮᱱᱟᱜ ᱵᱚᱛᱚᱨ ᱢᱟᱱᱮ ᱟᱞᱮ ᱞᱮᱠᱟᱱ ᱴᱷᱮᱡ ᱫᱚ ᱠᱩᱲᱤ ᱫᱚᱠᱚ ᱡᱷᱟᱹᱞᱤᱜ ᱜᱮᱭᱟ ᱭᱟ ᱢᱮᱱᱟᱠᱚ ᱵᱟᱵᱞᱩ ᱫᱟ ᱫᱚ ᱯᱚᱭᱥᱟ ᱢᱮᱱᱟᱜᱼᱟ ᱱᱩᱭ ᱫᱚᱧ ᱞᱟᱹᱭᱤᱱ ᱞᱟᱭ ᱜᱮ ᱟᱫᱚ ᱚᱱᱟ ᱵᱚᱛᱚᱨ ᱛᱮ ᱤᱧ ᱫᱚ ᱜᱚᱴᱟ ᱜᱤᱧ ᱞᱟᱹᱭ ᱵᱟᱲᱟᱭᱟ ᱤᱧ ᱨᱮᱱ ᱫᱚ ᱵᱟᱹᱦᱩ ᱜᱤᱫᱽᱨᱟᱹ ᱠᱚ ᱢᱮᱱᱟᱜ ᱠᱚᱣᱟ ᱟᱞᱚᱯᱮ ᱱᱚᱡᱚᱨᱤᱧᱟ ᱟᱫᱚ ᱱᱚᱣᱟ ᱠᱟᱛᱷᱟ ᱫᱚ ᱪᱮᱫᱟᱜ ᱤᱧ ᱢᱮᱱᱮᱜᱼᱟ ᱚᱱᱟ ᱨᱮᱱᱟᱜ ᱦᱚᱸ ᱠᱟᱨᱚᱱ ᱢᱮᱱᱟᱜ ᱟᱠᱟᱫᱟ ᱢᱤᱫᱴᱤᱱ ᱟᱹᱰᱤ ᱟᱪᱠᱟ ᱤᱧ ᱨᱮᱱ ᱜᱤᱫᱽᱨᱟᱹ ᱤᱧᱮ ᱢᱤᱛᱟᱹᱧ ᱠᱟᱱᱟ ᱮᱵᱟ ᱟᱢ ᱦᱚᱛᱮᱡ ᱛᱮ ᱤᱧᱟᱹᱜ ᱢᱟᱱ ᱥᱚᱱᱢᱟᱱ ᱪᱟᱵᱟᱭᱮᱱ ᱛᱤᱧᱟ ᱟᱫᱚᱧ ᱢᱮᱱᱫᱟ ᱪᱮᱫ ᱮᱢᱚᱱᱤᱭᱟᱹᱧ ᱪᱤᱠᱟᱹᱣ ᱠᱟᱫᱟ ᱪᱟᱵᱟᱭᱮᱱ ᱛᱟᱢᱟ ᱢᱮᱱᱫᱟ ᱟᱢ ᱦᱚᱛᱮ ᱛᱮ ᱟᱛᱳ ᱨᱮᱱ ᱪᱤᱞᱤ ᱠᱚᱲᱟ ᱦᱚᱸ ᱵᱟᱠᱚ ᱜᱟᱛᱮᱧ ᱠᱟᱱᱟ ᱱᱤᱱ ᱢᱟᱨᱟᱝ ᱜᱤᱫᱽᱨᱟᱹ ᱛᱤᱧ ᱢᱚᱬᱮ ᱵᱚᱪᱷᱚᱨ ᱨᱮ ᱱᱚᱝᱠᱟᱭ ᱢᱤᱛᱟᱹᱧ ᱠᱟᱱᱟ ᱢᱮᱱᱫᱟ ᱪᱮᱫ ᱠᱷᱟᱹᱛᱤᱨ ᱛᱮᱢ ᱱᱚᱝᱠᱟ ᱟᱠᱟᱫᱟ ᱟᱫᱚ ᱢᱮᱱᱫᱟ ᱪᱮᱫ ᱭᱟᱧ ᱪᱤᱠᱟᱹᱣ ᱠᱟᱫᱟ ᱞᱟᱹᱭᱟᱢ ᱛᱚ ᱢᱮᱱᱫᱟ ᱮᱸᱜᱟᱱᱮᱢ ᱪᱮᱫ ᱮᱢ ᱤᱧ ᱴᱩᱠᱩ ᱜᱤᱫᱽᱨᱟᱹᱭ ᱢᱤᱛᱟᱹᱧ ᱠᱟᱱᱟ ᱢᱟᱱᱮ ᱠᱚᱢᱯᱤᱭᱩᱴᱟᱨ ᱜᱤᱫᱽᱨᱟᱹ ᱢᱮᱱᱫᱟ ᱪᱮᱫ ᱮᱢ ᱪᱤᱠᱟᱹᱣ ᱠᱟᱫᱟ ᱪᱮᱫ ᱮᱢ ᱪᱤᱠᱟᱹᱣ ᱠᱟᱫᱟ ᱵᱟᱢ ᱫᱤᱥᱟᱹᱭ ᱟᱵᱟᱭᱟ ᱟᱢ ᱦᱚᱛᱮᱡ ᱛᱮ ᱢᱟᱱ ᱥᱚᱱᱢᱟᱱ ᱪᱟᱵᱟᱣ ᱠᱟᱱᱟ ᱟᱫᱚ ᱢᱮᱱᱫᱟ ᱮ ᱵᱮᱴᱟ ᱪᱮᱫ ᱤᱧ ᱪᱤᱠᱟᱹᱣ ᱠᱟᱫᱟ ᱞᱟᱹᱭ ᱢᱮᱥᱮ ᱢᱤᱫᱴᱮᱱ ᱜᱮᱛᱤᱧᱟᱭ ᱠᱚᱲᱟ ᱪᱮᱫ ᱦᱚᱸ ᱵᱟᱹᱧ ᱞᱟᱹᱭ ᱫᱟᱲᱮᱣᱟᱭ ᱠᱟᱱᱟ ᱮᱭᱟ ᱪᱮᱫ ᱤᱧ ᱪᱤᱠᱟᱹᱣ ᱠᱟᱫᱟ ᱞᱟᱹᱭ ᱢᱮ ᱢᱮᱱᱫᱟ ᱪᱮᱫ ᱮᱢ ᱪᱤᱠᱟᱹᱣ ᱠᱟᱫᱟ ᱧᱩᱛᱩᱢ ᱟᱠᱟᱱᱟᱢ ᱪᱮᱫ ᱧᱩᱛᱩᱢ ᱵᱟᱭ ᱧᱟᱢ ᱞᱮᱫᱟ ᱟᱭᱟᱝ ᱵᱤᱧ ᱮ ᱧᱩᱛᱩᱢ ᱟᱠᱟᱱᱟ ᱟᱛᱳ ᱨᱮ ᱪᱮᱫ ᱠᱚ ᱢᱤᱛᱟᱹᱧ ᱠᱟᱱᱟ ᱤᱧ ᱟᱢ ᱢᱟ ᱟᱭᱟᱝ ᱵᱤᱧ ᱨᱮᱱ ᱜᱤᱫᱽᱨᱟᱹᱢ ᱰᱩᱞᱩ ᱰᱩᱝ ᱠᱟᱱ ᱰᱩᱞᱩ ᱰᱩᱝ ᱠᱟᱱ ᱢᱮᱱᱫᱟ ᱢᱟ ᱞᱟᱹᱭ ᱢᱮ ᱱᱚᱝᱠᱟ ᱞᱟᱡᱟᱣ ᱛᱮ ᱜᱟᱛᱮᱧ ᱪᱟᱞᱟᱣ ᱫᱟᱲᱮᱭᱟᱜᱼᱟ ᱟᱫᱚᱧ ᱢᱮᱱᱫᱟ ᱦᱮᱸ ᱭᱟ ᱢᱟᱱᱮ ᱦᱚᱲ ᱦᱚᱸᱠᱚ ᱚᱱᱠᱟᱱ ᱜᱮᱭᱟ ᱫᱟᱜᱟ ᱵᱩᱡᱽ ᱦᱮᱸ ᱪᱮ ᱰᱩᱞᱩ ᱰᱩᱝ ᱫᱚ ᱪᱮᱫᱟᱜ ᱯᱮ ᱢᱮᱛᱟᱭ ᱠᱟᱱᱟ ᱠᱤᱪᱷᱩ ᱫᱤᱱ ᱯᱚᱨ ᱫᱚ ᱤᱧ ᱵᱟᱹᱦᱩ ᱫᱚᱠᱚ ᱢᱮᱛᱟᱭᱟ ᱟᱢ ᱢᱟ ᱟᱭᱟᱝ ᱵᱤᱧ ᱵᱟᱹᱦᱩᱢ ᱰᱷᱚᱲ ᱠᱟᱱ ᱰᱷᱚᱲ ᱠᱟᱱ ᱟᱫᱚ ᱚᱱᱟᱛᱤᱧ ᱢᱮᱱᱟ ᱫᱟᱫᱟ ᱛᱟᱠᱚ ᱟᱭᱟᱝ ᱵᱤᱧ ᱠᱚᱫᱚ ᱥᱴᱮᱡᱽ ᱪᱮᱛᱟᱱ ᱨᱮᱜᱮ ᱚᱸᱰᱮ ᱠᱷᱚᱡ ᱯᱷᱮᱰ ᱞᱮᱱ ᱠᱷᱟᱡ ᱫᱩᱧ ᱵᱟᱵᱞᱩᱫᱟ ᱴᱷᱤᱠ ᱜᱮᱭᱟ ᱟᱭᱟᱝ ᱵᱤᱧ ᱫᱚ ᱱᱚᱣᱟ ᱪᱚᱴ ᱨᱮ ᱠᱟᱱ ᱜᱤᱭᱟᱹᱧ ᱟᱫᱚ ᱪᱮᱫ ᱤᱧ ᱢᱮᱱᱟ ᱱᱮᱛᱟᱨ ᱨᱮᱱᱟᱜ ᱡᱟᱦᱟᱸ ᱛᱤᱱᱟᱹᱜ ᱮᱱᱟᱱᱚᱜ ᱤᱧ ᱮᱦᱚᱵ ᱞᱮᱫ ᱛᱟᱵᱚᱱᱟ ᱢᱟᱱᱮ ᱱᱚᱰᱮ ᱡᱟᱦᱟᱸ ᱛᱤᱱᱟᱹᱜ ᱢᱟᱹᱭ ᱵᱤᱴᱤ ᱛᱟᱠᱚ ᱢᱮᱱᱟᱜ ᱟᱠᱟᱫ ᱠᱚ ᱥᱮᱫᱟᱭ ᱨᱮᱱ ᱡᱚᱠᱷᱚᱱ ᱜᱚᱜᱚ ᱛᱟᱠᱚ ᱟᱵᱚᱨᱮᱱ ᱵᱩᱰᱤᱜᱚ ᱛᱟᱠᱚ ᱡᱚᱠᱷᱚᱱ ᱠᱩᱲᱤ ᱠᱚ ᱛᱟᱦᱮᱸ ᱠᱟᱱ ᱛᱚᱠᱷᱚᱱ ᱫᱚ ᱱᱩᱱᱟᱹᱜ ᱥᱟᱡᱟᱣ ᱥᱟᱯᱲᱟᱣ ᱫᱚ ᱵᱟᱝ ᱛᱟᱦᱮᱸ ᱠᱟᱱᱟ ᱛᱚᱠᱷᱚᱱ ᱫᱚ ᱵᱟᱨ ᱨᱚᱠᱚᱢ ᱥᱩᱱᱩᱢ ᱜᱮᱠᱚ ᱚᱡᱚᱜᱮᱫ ᱛᱟᱦᱮᱸᱫ ᱩᱛᱤᱧ ᱥᱩᱱᱩᱢ ᱟᱨ ᱠᱩᱸᱭᱰᱤ ᱥᱩᱱᱩᱢ ᱱᱮᱛᱟᱨ ᱨᱮᱱ ᱠᱩᱲᱤ ᱠᱩᱞᱤ ᱠᱚᱢ ᱠᱩᱸᱭᱰᱤ ᱥᱩᱱᱩᱢ ᱯᱮ ᱧᱮᱞ ᱟᱠᱟᱫᱟ ᱵᱟᱠᱚ ᱧᱮᱞ ᱟᱠᱟᱫᱟ ᱰᱷᱤᱝᱠᱤ ᱯᱮ ᱧᱮᱞ ᱟᱠᱟᱫᱼᱟ ᱵᱟᱠᱚ ᱧᱮᱞ ᱟᱠᱟᱫ ᱢᱮᱱᱫᱟ ᱰᱷᱤᱝᱠᱤ ᱫᱚ ᱪᱮᱫ ᱠᱟᱱᱟ ᱠᱤᱪᱷᱩ ᱫᱤᱱ ᱯᱚᱨ ᱱᱮᱛᱟᱨ ᱨᱮᱱ ᱡᱟᱦᱟᱸᱭ ᱱᱤᱭᱩ ᱡᱮᱱᱟᱨᱮᱥᱚᱱ ᱠᱚ ᱦᱤᱡᱩᱜ ᱠᱟᱱ ᱠᱚ ᱨᱮᱰᱤᱭᱳ ᱠᱚ ᱵᱟᱠᱚ ᱧᱮᱞ ᱮᱫᱟ ᱦᱟᱸᱜ ᱞᱚᱢᱯᱚ ᱛᱤᱦᱟᱹ ᱠᱚ ᱵᱟᱠᱚ ᱧᱮᱞ ᱮᱫᱟ ᱦᱮᱸ ᱪᱮ ᱮᱠᱷᱮᱱ ᱠᱟᱨᱮᱱᱴ ᱨᱮᱠᱚ ᱡᱟᱱᱟᱢᱚᱜ ᱠᱟᱱᱟ ᱱᱮᱛᱟᱨ ᱜᱤᱫᱟᱹᱨ ᱚᱱᱟ ᱛᱮᱠᱚ ᱠᱟᱨᱮᱱᱴ ᱪᱟᱵᱟᱣ ᱟᱠᱟᱱᱟ ᱦᱮᱸ ᱪᱮ ᱛᱚ ᱠᱟᱛᱷᱟ ᱫᱚ ᱦᱩᱭᱩᱜ ᱠᱟᱱᱟ ᱪᱮᱫ ᱞᱮᱠᱟ ᱟᱠᱟᱱᱟ ᱛᱟᱦᱞᱮ ᱥᱮᱫᱟᱭ ᱨᱮᱱ ᱜᱚᱜᱚ ᱛᱟᱠᱚ ᱫᱚ ᱪᱮᱫ ᱢᱟᱱᱮ ᱡᱟᱦᱟᱸᱭ ᱵᱩᱰᱤ ᱜᱚ ᱛᱟᱠᱚ ᱥᱮ ᱜᱚᱜᱚ ᱛᱟᱠᱚ ᱡᱚᱠᱷᱚᱱ ᱠᱩᱲᱤ ᱠᱚ ᱛᱟᱦᱮᱸ ᱠᱟᱱᱟ ᱩᱱᱠᱩ ᱫᱚ ᱵᱟᱠᱚ ᱪᱮᱦᱨᱟᱜ ᱠᱟᱱ ᱛᱟᱦᱮᱸᱫ ᱩᱱᱠᱩᱣᱟᱜ ᱦᱚᱸ ᱪᱮᱦᱨᱟ ᱛᱟᱦᱮᱸ ᱠᱟᱱᱟ ᱥᱮᱫᱟᱭ ᱪᱮᱦᱨᱟ ᱫᱚ ᱪᱮᱫ ᱞᱮᱠᱟ ᱛᱟᱦᱮᱸ ᱠᱟᱱᱟ ᱥᱮᱫᱟᱭ ᱜᱚᱜᱚ ᱛᱟᱠᱚ ᱫᱚᱠᱚ ᱱᱟᱹᱠᱤᱡᱚᱜ ᱠᱟᱱ ᱛᱟᱦᱮᱸᱫ ᱪᱮᱫ ᱞᱮᱠᱟ ᱜᱟᱹᱭ ᱢᱤᱦᱩ ᱦᱚᱯᱚᱱ ᱛᱟᱭᱚᱢ ᱜᱟᱹᱭ ᱢᱤᱦᱩ ᱦᱚᱲᱢᱚᱭ ᱡᱟᱞ ᱥᱟᱯᱷᱟ ᱟᱠᱟᱫ ᱞᱮᱠᱟ ᱮᱠᱫᱚᱢ ᱡᱚᱛᱚ ᱩᱵ ᱠᱚ ᱱᱚᱛᱮ ᱠᱟᱜ ᱠᱟᱱ ᱛᱟᱦᱮᱸᱫ ᱟᱨ ᱱᱮᱛᱟᱨ ᱨᱮᱱ ᱠᱩᱲᱤ ᱟᱨ ᱦᱤᱞᱤ ᱫᱟᱹᱭ ᱛᱟᱠᱚ ᱱᱩᱠᱩᱣᱟᱜ ᱫᱚ ᱡᱩᱫᱟᱹ ᱟᱠᱟᱱᱟ ᱱᱮᱛᱟᱨ ᱠᱩᱲᱤ ᱦᱤᱞᱤ ᱫᱟᱹᱭ ᱛᱟᱠᱚ ᱫᱚ ᱪᱮᱫ ᱞᱮᱠᱟ ᱠᱚ ᱱᱟᱹᱠᱤᱡᱚᱜ ᱠᱟᱱᱟ ᱥᱤᱢ ᱮᱸᱜᱟ ᱵᱚᱦᱚᱜ ᱨᱮ ᱫᱮᱡ ᱠᱟᱛᱮ ᱩᱵ ᱮ ᱯᱟᱥᱠᱟᱣ ᱟᱠᱟᱫ ᱞᱮᱠᱟ ᱵᱟᱵᱩᱨ ᱵᱟᱨ ᱜᱟᱱᱰᱟ ᱯᱮ ᱧᱮᱞᱟ ᱦᱟᱱᱛᱮ ᱵᱟᱨ ᱜᱟᱱᱰᱟ ᱱᱚᱛᱮ ᱛᱤᱱᱟᱹᱜ ᱨᱚᱠᱚᱢᱮᱢ ᱧᱮᱞᱟ ᱟᱵᱟᱨ ᱛᱟᱲᱟᱢ ᱛᱟᱲᱟᱢ ᱛᱮ ᱢᱟᱡᱷᱮ ᱢᱚᱫᱽᱫᱷᱮ ᱠᱚ ᱱᱚᱜᱼᱚ ᱱᱚᱝᱠᱟ ᱜᱚᱫᱟ ᱦᱮᱸ ᱪᱮ ᱚᱱᱟ ᱜᱩᱰᱩ ᱪᱩᱯᱤ ᱞᱮᱠᱟᱧ ᱧᱮᱞ ᱟᱠᱟᱫᱟ ᱵᱟᱨ ᱜᱟᱱᱰᱟ ᱩᱵ ᱛᱮ ᱱᱚᱜᱼᱚ ᱱᱚᱛᱮ ᱨᱮᱠᱚ ᱡᱷᱤᱞᱟᱹ ᱠᱟᱛᱟ ᱠᱚᱣᱟ ᱛᱤᱱᱟᱹᱜ ᱨᱚᱠᱚᱢᱟᱜ ᱮᱢ ᱧᱮᱞᱟ ᱟᱵᱟᱨ ᱵᱟᱝ ᱞᱟᱲᱟ ᱞᱮᱱᱠᱷᱟᱱ ᱫᱚ ᱱᱚᱜᱼᱚ ᱱᱚᱝᱠᱟ ᱠᱟᱛᱮ ᱠᱚ ᱚᱝᱟ ᱛᱤᱱᱟᱹᱜ ᱨᱚᱠᱚᱢ ᱯᱮ ᱧᱮᱞᱟᱭᱟ ᱱᱮᱛᱟᱨ ᱫᱚ ᱟᱫᱚ ᱜᱚᱜᱚ ᱛᱟᱠᱚ ᱫᱚᱠᱚ ᱦᱤᱞᱤ ᱫᱟᱹᱭ ᱛᱟᱠᱚ ᱫᱚᱠᱚ ᱢᱮᱱᱮᱫ ᱜᱮᱭᱟ ᱱᱩᱭ ᱟᱭᱟᱝ ᱵᱤᱧ ᱠᱷᱟᱹᱞᱤ ᱠᱩᱲᱤᱭᱟᱜ ᱜᱮᱭ ᱢᱮᱱᱟ ᱠᱚᱲᱟᱣᱟᱜ ᱫᱚ ᱵᱟᱝ ᱥᱟᱞᱟ ᱠᱚᱲᱟ ᱦᱚᱸᱯᱮ ᱚᱱᱠᱟᱣ ᱟᱠᱟᱱᱟ ᱠᱚᱲᱟ ᱫᱚᱠᱚ ᱪᱮᱫ ᱞᱮᱠᱟᱣ ᱟᱠᱟᱱᱟ ᱛᱟ ᱦᱟᱯᱮᱭᱟ ᱞᱟᱹᱭ ᱪᱩᱧ ᱯᱮ ᱢᱟᱱᱮ ᱠᱚᱲᱟ ᱠᱷᱟᱡ ᱫᱚ ᱵᱟᱝ ᱱᱚᱰᱮ ᱡᱟᱦᱟᱸᱭ ᱵᱟᱵᱟ ᱛᱟᱠᱚ ᱢᱮᱱᱟᱜ ᱟᱠᱟᱫ ᱵᱚᱱ ᱵᱟᱵᱟ ᱛᱟᱠᱚ ᱥᱮ ᱦᱟᱲᱟᱢ ᱵᱟ ᱛᱟᱠᱚ ᱱᱩᱠᱩ ᱫᱚ ᱪᱮᱫ ᱥᱮᱫᱟᱭ ᱫᱚ ᱦᱤᱨᱳ ᱫᱚ ᱵᱟᱠᱚ ᱛᱟᱦᱮᱸ ᱠᱟᱱᱟ ᱱᱩᱠᱩᱣᱟᱜ ᱦᱚᱸ ᱦᱤᱨᱳ ᱛᱟᱦᱮᱸ ᱠᱟᱱᱟ ᱱᱮᱛᱟᱨ ᱫᱚ ᱪᱮᱫ ᱞᱮᱠᱟ ᱥᱟᱵᱟᱱ ᱛᱮ ᱥᱩᱱᱩᱢ ᱛᱮ ᱦᱮᱸ ᱥᱮ ᱛᱤᱱᱟᱹᱜ ᱨᱚᱠᱚᱢ ᱞᱚᱥᱮᱱ ᱠᱚ ᱩᱰᱩᱠ ᱠᱟᱱᱟ ᱱᱚᱝᱠᱟᱢ ᱜᱷᱟᱥᱟᱣ ᱞᱮᱠᱷᱟᱱ ᱜᱮ ᱟᱨᱟᱜ ᱮᱱ ᱛᱟᱢ ᱜᱮ ᱜᱟᱹᱲᱤ ᱯᱮᱸᱫᱟ ᱞᱮᱠᱟ ᱦᱮᱸ ᱪᱮ ᱛᱤᱱᱟᱹᱜ ᱟᱫᱚ ᱥᱮᱫᱟᱭ ᱫᱚ ᱚᱱᱠᱟᱱᱟᱜ ᱫᱚ ᱵᱟᱝ ᱛᱟᱦᱮᱸ ᱠᱟᱱᱟ ᱥᱮᱫᱟᱭ ᱫᱚ ᱫᱷᱤᱨᱤ ᱛᱮᱠᱚ ᱜᱷᱟᱥᱟᱜ ᱠᱟᱱ ᱛᱟᱦᱮᱸᱫ ᱱᱟᱲᱠᱟ ᱦᱟᱥᱟ ᱛᱟᱦᱮᱸ ᱠᱟᱱᱟ ᱛᱤᱱᱟᱹᱜ ᱨᱚᱠᱚᱢ ᱧᱮᱞᱟ ᱛᱟᱦᱞᱮ ᱥᱮᱫᱟᱭ ᱫᱟᱫᱟ ᱛᱟᱠᱚ ᱫᱚ ᱪᱮᱫ ᱞᱮᱠᱟ ᱠᱚ ᱥᱴᱟᱭᱤᱞᱮᱫ ᱛᱟᱦᱮᱸᱫ ᱵᱟᱵᱟ ᱛᱟᱠᱚ ᱡᱚᱠᱷᱚᱱ ᱰᱟᱺᱜᱩᱣᱟᱹ ᱠᱚ ᱛᱟᱦᱮᱸ ᱠᱟᱱ ᱢᱮᱱᱫᱚ ᱥᱮᱫᱟᱭ ᱠᱚᱲᱟ ᱠᱚᱫᱚ ᱠᱚ ᱥᱴᱟᱭᱤᱞᱚᱜ ᱠᱟᱱ ᱛᱟᱦᱮᱸᱫ ᱰᱷᱤᱯᱪᱩ ᱪᱮᱬᱮ ᱪᱩᱯᱤ ᱞᱮᱠᱟ ᱛᱟᱨ ᱢᱟᱱᱮ ᱪᱮᱫ ᱱᱚᱜᱼᱚ ᱱᱚᱛᱮ ᱨᱮ ᱩᱵ ᱠᱚ ᱫᱚᱦᱚᱭᱮᱫ ᱛᱟᱦᱮᱸᱫ ᱢᱤᱴᱷᱩᱱ ᱪᱚᱠᱨᱚᱵᱚᱨᱛᱤ ᱥᱴᱟᱭᱤᱞ ᱵᱚᱞ ᱜᱟᱛᱮᱜ ᱥᱚᱢᱚᱭ ᱡᱟᱛᱮ ᱫᱟᱹᱲᱟᱜ ᱥᱚᱢᱚᱭ ᱞᱟᱲᱟᱜ ᱛᱟᱭ ᱛᱟᱦᱮᱸ ᱠᱟᱱᱟ ᱥᱮ ᱵᱟᱝ ᱵᱟᱵᱟ ᱛᱟᱠᱚ ᱠᱚ ᱢᱮᱱ ᱜᱮᱭᱟ ᱱᱩᱭ ᱥᱟᱞᱟ ᱵᱤᱫᱷᱩᱣᱟᱹ ᱟᱭᱟᱝ ᱵᱤᱫᱤᱭᱟ ᱡᱚᱛᱚᱭ ᱵᱟᱲᱟᱭᱟ ᱧᱮᱞ ᱟᱠᱟᱫ ᱠᱚᱣᱟᱹᱧ ᱫᱟᱹᱲᱟᱜ ᱠᱟᱱ ᱛᱟᱦᱮᱸᱫ ᱠᱚ ᱟᱨ ᱱᱮᱛᱟᱨ ᱠᱚᱲᱟ ᱠᱚ ᱪᱮᱫ ᱞᱮᱠᱟ ᱠᱚ ᱥᱴᱟᱭᱤᱞᱮᱜᱼᱟ ᱵᱟᱵᱟ ᱨᱮ ᱪᱮᱫ ᱤᱧ ᱢᱮᱱᱟ ᱟᱱᱟᱨᱚᱥ ᱡᱚ ᱞᱮᱠᱟ ᱫᱷᱟᱨᱮ ᱫᱷᱟᱨᱮ ᱛᱮᱫᱚ ᱠᱚ ᱯᱩᱴᱩᱨ ᱠᱟᱜ ᱠᱟᱱᱟ ᱛᱟᱞᱟ ᱨᱮᱠᱚ ᱫᱚᱦᱚ ᱠᱟᱜ ᱠᱟᱱᱟ ᱛᱤᱱᱟᱹᱜ ᱨᱚᱠᱚᱢᱟᱜ ᱮᱢ ᱧᱮᱞᱟ ᱦᱮᱸ ᱪᱮ ᱧᱮᱞ ᱧᱮᱞ ᱛᱮᱜᱮ ᱵᱟᱢ ᱵᱷᱟᱜᱟᱜᱼᱟ ᱦᱮᱸ ᱪᱮ ᱫᱩᱞᱟᱹᱲ ᱨᱮᱦᱚᱸ ᱯᱚᱨᱤᱵᱚᱨᱛᱚᱱ ᱟᱠᱟᱱᱟ ᱥᱮᱫᱟᱭ ᱫᱚ ᱪᱮᱫ ᱜᱚᱜᱚ ᱛᱟᱠᱚ ᱵᱟᱵᱟ ᱛᱟᱠᱚ ᱫᱚ ᱵᱟᱠᱚ ᱫᱩᱞᱟᱹᱲ ᱟᱠᱟᱫ ᱛᱟᱦᱮᱸᱫ ᱰᱟᱺᱜᱩᱣᱟᱹ ᱥᱚᱢᱚᱭ ᱫᱚ ᱵᱟᱠᱚ ᱫᱩᱞᱟᱹᱲ ᱞᱮᱫᱟ ᱫᱩᱞᱟᱹᱲ ᱟᱠᱟᱫᱟ ᱠᱚ ᱥᱮᱫᱟᱭᱟᱜ ᱫᱩᱞᱟᱹᱲ ᱫᱚ ᱞᱟᱡᱟᱣ ᱛᱟᱦᱮᱸ ᱠᱟᱱᱟ ᱵᱚᱛᱚᱨ ᱛᱟᱦᱮᱸ ᱠᱟᱱᱟ ᱥᱮᱫᱟᱭ ᱫᱩᱞᱟᱹᱲ ᱫᱚ ᱪᱮᱫ ᱞᱮᱠᱟ ᱢᱮᱱᱟᱠᱚ ᱥᱮᱫᱟᱭ ᱫᱩᱞᱟᱹᱲ ᱫᱚ ᱛᱟᱦᱮᱸ ᱠᱟᱱᱟ ᱠᱮᱴᱮᱡ ᱫᱩᱞᱟᱹᱲ ᱢᱟᱱᱮ ᱡᱟᱦᱟᱸᱭ ᱜᱮᱠᱚ ᱫᱚᱦᱚ ᱫᱩᱞᱟᱹᱲ ᱟᱠᱟᱫᱟ ᱮᱠᱫᱚᱢ ᱠᱚ ᱵᱟᱯᱞᱟ ᱩᱛᱟᱹᱨ ᱟᱠᱟᱫ ᱠᱚᱣᱟ ᱟᱨ ᱱᱮᱛᱟᱨ ᱫᱩᱞᱟᱹᱲ ᱫᱚ ᱦᱮᱡ ᱟᱠᱟᱱᱟ ᱞᱮᱴᱮᱡ ᱫᱩᱞᱟᱹᱲ ᱦᱮᱸ ᱪᱮ ᱱᱮᱛᱟᱨ ᱫᱚ ᱱᱚᱜᱼᱚ ᱱᱚᱝᱠᱟ ᱟᱠᱟᱱᱟ

ᱴᱷᱤᱞᱤᱴᱟ ᱧᱩᱛᱮ ᱫᱮᱠᱷᱟᱵᱤᱱ ᱠᱤ ᱵᱮ ᱡᱩᱞ ᱠᱚᱨ ᱚᱱᱟ ᱴᱷᱤᱞᱤ ᱡᱚᱠᱷᱚᱱᱮ ᱦᱮᱨᱢᱮᱫ ᱠᱮᱫᱟ ᱦᱮᱸ ᱟᱹᱰᱤ ᱢᱚᱡᱽ ᱠᱚ ᱛᱟᱲᱟᱢ ᱤᱫᱤᱭᱟ ᱵᱟᱵᱟ ᱛᱟᱠᱚ ᱠᱚᱲᱟ ᱥᱚᱢᱚᱭ ᱛᱚ ᱟᱫᱚ ᱩᱱᱤ ᱦᱚᱸ ᱯᱤᱸᱰᱷᱟᱹ ᱞᱟᱛᱟᱨ ᱠᱷᱚᱱ ᱡᱟᱦᱟᱸᱭᱴᱟᱜ ᱮ ᱠᱩᱥᱤᱭᱟᱭᱟ ᱩᱱᱤ ᱛᱤᱨᱮᱭ ᱪᱟᱞᱟᱜᱼᱟᱭ ᱛᱟᱲᱟᱜ ᱠᱟᱜᱼᱟᱭ ᱟᱫᱚ ᱡᱚᱠᱷᱚᱱᱮ ᱪᱟᱞᱟᱜ ᱠᱟᱱ ᱛᱟᱦᱮᱸᱫ ᱟᱫᱚ ᱪᱟᱞᱟᱜ ᱥᱚᱢᱚᱭ ᱪᱮᱫ ᱞᱮᱠᱟᱭᱟ ᱱᱚᱝᱠᱟᱭᱟ ᱥᱮᱫᱟᱭ ᱫᱚᱠᱚ ᱜᱚᱞ ᱟᱠᱚ ᱠᱟᱱ ᱛᱟᱦᱮᱸᱫ ᱚᱱᱟᱛᱤᱧ ᱢᱮᱱᱟ ᱥᱮᱫᱟᱭ ᱠᱩᱲᱤ ᱫᱚᱠᱚ ᱯᱚᱴᱟᱜ ᱠᱟᱱ ᱛᱟᱦᱮᱸᱫ ᱜᱚᱞ ᱛᱮ ᱟᱨ ᱱᱮᱛᱟᱨ ᱠᱩᱲᱤ ᱫᱚᱠᱚ ᱯᱚᱴᱟᱜ ᱠᱟᱱᱟ ᱢᱤᱥ ᱠᱚᱞ ᱛᱮ ᱦᱮᱸ ᱪᱮ ᱱᱟᱦᱟᱜ ᱫᱚ ᱱᱚᱝᱠᱟ ᱪᱟᱵᱟᱣ ᱟᱠᱟᱱᱟ ᱡᱷᱚᱛᱚ ᱜᱮ ᱯᱚᱨᱤᱵᱚᱨᱛᱚᱱ ᱟᱠᱟᱱ ᱛᱟᱵᱚᱱᱟ ᱱᱟᱦᱟᱜ ᱫᱚ ᱱᱚᱝᱠᱟ ᱦᱮᱸ ᱪᱮ ᱛᱚ ᱡᱟᱭ ᱵᱟ ᱦᱳᱠ ᱛᱚ ᱠᱟᱛᱷᱟ ᱫᱚ ᱦᱩᱭᱩᱜ ᱠᱟᱱᱟ ᱤᱧ ᱫᱩᱧ ᱢᱮᱱᱟ ᱫᱩᱞᱟᱹᱲ ᱫᱚ ᱫᱩᱞᱟᱹᱲ ᱠᱟᱱᱟ ᱛᱚ ᱢᱤᱫᱴᱮᱱ ᱵᱤᱴᱤ ᱜᱤᱫᱽᱨᱟᱹ ᱟᱞᱮ ᱵᱟᱡᱟᱨ ᱨᱮᱜᱮᱧ ᱧᱮᱞᱮ ᱠᱟᱱᱟ ᱠᱤᱪᱷᱩ ᱠᱤᱪᱷᱩ ᱠᱩᱲᱤ ᱢᱮᱱᱟᱜ ᱟᱠᱟᱫ ᱠᱚᱣᱟ ᱡᱟᱦᱟᱸᱭ ᱫᱚ ᱥᱟᱱᱛᱟᱲ ᱠᱚᱲᱟ ᱵᱟᱹᱜᱤ ᱠᱟᱛᱮ ᱫᱤᱠᱩ ᱴᱷᱮᱱ ᱠᱚ ᱡᱟᱶᱟᱭᱚᱜ ᱠᱟᱱᱟ ᱢᱮᱱᱟᱜ ᱟᱠᱟᱫ ᱠᱚᱣᱟ ᱡᱚᱛᱚ ᱫᱚᱠᱚ ᱠᱷᱟᱨᱟᱯᱟ ᱚᱱᱟ ᱠᱟᱛᱷᱟ ᱫᱚ ᱵᱟᱹᱧ ᱢᱮᱱᱟ ᱢᱤᱫ ᱵᱟᱨ ᱠᱚ ᱚᱱᱠᱟᱱᱟ ᱟᱫᱚ ᱚᱱᱛᱮᱱᱤᱡ ᱠᱩᱲᱤ ᱠᱟᱱᱟᱭ ᱛᱚ ᱟᱞᱮ ᱥᱮᱱᱤᱡ ᱜᱮ ᱟᱫᱚᱧ ᱢᱮᱛᱟᱭ ᱠᱟᱱᱟ ᱦᱮᱸᱫᱟ ᱢᱟᱹᱭ ᱪᱮᱫ ᱮᱢᱚᱱ ᱚᱵᱷᱟᱵ ᱮᱱᱛᱮ ᱦᱟᱱᱮ ᱥᱟᱱᱛᱟᱲ ᱠᱚᱲᱟ ᱵᱟᱹᱜᱤ ᱠᱟᱛᱮ ᱫᱚ ᱫᱤᱠᱩ ᱴᱷᱮᱡ ᱫᱚᱢ ᱡᱟᱶᱟᱭᱚᱜ ᱠᱟᱱᱟ ᱫᱤᱠᱩ ᱴᱷᱮᱡ ᱫᱚ ᱪᱮᱫ ᱮᱢ ᱧᱟᱢᱮᱜᱼᱟ ᱥᱟᱱᱛᱟᱲ ᱴᱷᱮᱡ ᱫᱚ ᱪᱮᱫ ᱵᱟᱹᱱᱩᱜᱼᱟ ᱟᱫᱚᱭ ᱢᱤᱛᱟᱹᱧ ᱠᱟᱱᱟ ᱵᱟᱵᱞᱩ ᱫᱟ ᱵᱟᱹᱲᱤᱡ ᱟᱞᱚᱢ ᱢᱚᱱᱮᱭᱟ ᱦᱮᱸ ᱥᱮ ᱢᱮᱱᱫᱟᱭ ᱫᱟᱜ ᱞᱮᱠᱷᱟᱱ ᱜᱮ ᱥᱟᱶᱟᱭ ᱟᱫᱚ ᱢᱮᱱᱫᱟ ᱚᱱᱟ ᱢᱟ ᱵᱟᱲᱟᱭ ᱠᱟᱛᱷᱟ ᱠᱟᱱ ᱜᱮ ᱢᱮᱱᱫᱟᱭ ᱥᱮᱨᱢᱟ ᱡᱟᱹᱲᱤ ᱞᱮᱠᱷᱟᱱ ᱜᱮ ᱥᱟᱶᱟᱭ ᱟᱨ ᱨᱩᱯ ᱛᱟᱦᱮᱸ ᱞᱮᱱᱠᱷᱟᱱ ᱛᱤᱱᱟᱹᱜ ᱮᱢ ᱪᱮᱠᱟ ᱠᱚᱣᱟ ᱡᱟᱶᱟᱭ ᱱᱤᱛᱚᱜ ᱫᱚ ᱥᱟᱹᱨᱤ ᱠᱟᱛᱷᱟ ᱜᱮ ᱠᱟᱱᱟ ᱦᱮᱸ ᱪᱮᱫ ᱚᱱᱟ ᱫᱚ ᱠᱚᱲᱟ ᱠᱚᱫᱚ ᱛᱟᱦᱞᱮ ᱪᱮᱫ ᱠᱚ ᱢᱮᱱᱫᱟ ᱟᱨᱮ ᱨᱟᱪᱟ ᱨᱮ ᱫᱟᱠᱟᱢ ᱮᱨ ᱞᱮᱠᱷᱟᱱ ᱛᱤᱱᱟᱹᱜ ᱮᱢ ᱞᱮᱠᱷᱟ ᱠᱚᱣᱟ ᱠᱟᱹᱦᱩ ᱟᱨ ᱯᱚᱠᱮᱴ ᱨᱮ ᱴᱟᱠᱟ ᱛᱟᱦᱮᱸ ᱞᱮᱱᱠᱷᱟᱱ ᱛᱤᱱᱟᱹᱜ ᱮᱢ ᱪᱮᱠᱟ ᱠᱚᱣᱟ ᱵᱟᱹᱦᱩ ᱦᱮᱸ ᱪᱮᱫ ᱚᱵᱷᱟᱵᱽ ᱜᱮ ᱵᱟᱹᱱᱩᱜ ᱟᱠᱟᱫᱟ ᱚᱱᱟᱛᱮ ᱛᱟᱦᱞᱮ ᱱᱮᱛᱟᱨ ᱫᱩᱞᱟᱹᱲ ᱫᱚ ᱚᱠᱟᱭᱮᱱᱟ ᱱᱮᱛᱟᱨ ᱫᱩᱞᱟᱹᱲ ᱫᱚ ᱱᱚᱝᱠᱟ ᱟᱠᱟᱱᱟ ᱚᱱᱮ ᱠᱚ ᱢᱮᱱ ᱟᱠᱟᱫ ᱨᱟᱱ ᱡᱚᱢ ᱛᱮᱢ ᱢᱚᱴᱟ ᱞᱮᱱ ᱠᱷᱟᱱᱮᱢ ᱧᱮᱞᱚᱜᱼᱟ ᱵᱮᱞᱩᱱ ᱯᱷᱩᱞᱟᱹᱣ ᱞᱮᱠᱟ ᱠᱤᱪᱷᱩ ᱠᱤᱪᱷᱩ ᱢᱮᱱᱟᱜ ᱟᱠᱟᱫ ᱠᱚᱣᱟ ᱡᱟᱱᱟᱢ ᱨᱮᱜᱮ ᱠᱚ ᱨᱚᱦᱚᱲ ᱜᱮᱭᱟ ᱢᱚᱴᱟ ᱜᱮ ᱵᱟᱠᱚ ᱢᱚᱴᱟᱜᱼᱟ ᱟᱢ ᱫᱚ ᱰᱟᱝᱨᱟ ᱡᱤᱞ ᱡᱚᱢ ᱪᱚᱭᱮᱢ ᱠᱟᱰᱟ ᱡᱤᱞ ᱛᱚᱨᱦᱚᱫ ᱡᱤᱞ ᱵᱟᱭ ᱢᱚᱴᱟᱜᱼᱟ ᱢᱩᱪᱟᱹᱫ ᱨᱮᱫᱚ ᱪᱮᱫ ᱮ ᱪᱤᱠᱟᱹᱭᱟ ᱰᱟᱠᱛᱟᱨ ᱴᱷᱮᱡ ᱮ ᱪᱟᱞᱟᱣ ᱮᱱ ᱜᱮ ᱟᱫᱚ ᱰᱟᱠᱛᱟᱨᱮ ᱢᱮᱛᱟᱭᱟ ᱵᱟᱝᱞᱟᱛᱮ ᱮ ᱰᱟᱠᱛᱟᱨ ᱟᱢᱟᱜᱮ ᱮᱠᱴᱩ ᱢᱚᱴᱟ ᱦᱚᱵᱚᱨ ᱚᱥᱩᱫᱷᱴᱟ ᱫᱮᱱᱚ ᱰᱟᱠᱛᱟᱨ ᱦᱚᱸᱛᱚ ᱠᱚ ᱚᱱᱠᱟ ᱜᱮᱭᱟ ᱯᱚᱭᱥᱟ ᱞᱳᱵᱷ ᱮᱢᱟᱫᱮ ᱜᱮᱭ ᱟᱫᱚ ᱱᱚᱜᱼᱚ ᱱᱚᱝᱠᱟᱭ ᱢᱚᱴᱟᱭᱮᱱ ᱜᱮ ᱟᱫᱚ ᱩᱱᱤ ᱫᱚ ᱵᱮᱥ ᱫᱚ ᱵᱟᱭ ᱧᱮᱞᱚᱜᱼᱟ ᱪᱮᱫ ᱞᱮᱠᱟᱭ ᱧᱮᱞᱚᱜᱼᱟ ᱢᱮᱱᱠᱚ ᱨᱟᱱ ᱡᱚᱢ ᱛᱮᱢ ᱢᱚᱴᱟ ᱞᱮᱱᱠᱷᱟᱱᱮᱢ ᱧᱮᱞᱚᱜᱼᱟ ᱵᱮᱞᱩᱱ ᱯᱷᱩᱞᱟᱹᱣ ᱞᱮᱠᱟ ᱚᱱᱟ ᱛᱮᱜᱮ ᱛᱚ ᱱᱟᱦᱟᱜ ᱵᱟᱹᱵᱩ ᱢᱟᱹᱭ ᱛᱟᱠᱚ ᱠᱚ ᱫᱩᱞᱟᱹᱲᱤ ᱟᱵᱚ ᱫᱚ ᱵᱟᱹᱭᱦᱟᱹᱲ ᱨᱮᱱ ᱠᱩᱞᱟᱹᱭ ᱞᱮᱠᱟ ᱱᱟᱦᱟᱜ ᱫᱚ ᱱᱚᱝᱠᱟ ᱟᱠᱟᱱᱟ ᱦᱮᱸ ᱪᱮ ᱛᱚ ᱠᱟᱛᱷᱟ ᱫᱚ ᱦᱩᱭᱩᱜ ᱠᱟᱱᱟ ᱱᱮᱛᱟᱨ ᱫᱚ ᱧᱮᱞᱮᱫ ᱠᱚᱣᱟ ᱵᱟᱥ ᱜᱟᱹᱰᱤ ᱨᱮ ᱪᱟᱞᱟᱜ ᱪᱟᱞᱟᱜ ᱛᱮᱦᱚᱸ ᱠᱚ ᱫᱩᱞᱟᱹᱲᱤᱜᱼᱟ ᱴᱨᱮᱱ ᱜᱟᱹᱰᱤ ᱨᱮ ᱪᱟᱞᱟᱜ ᱪᱟᱞᱟᱜ ᱛᱮᱦᱚᱸ ᱠᱚ ᱫᱩᱞᱟᱹᱲᱤᱜᱼᱟ ᱛᱤᱱᱟᱹᱜ ᱨᱚᱠᱚᱢ ᱫᱩᱞᱟᱹᱲᱮᱢ ᱧᱮᱞᱟ ᱚᱱᱟ ᱛᱮᱠᱚ ᱢᱮᱱ ᱠᱟᱫᱟ ᱥᱩᱭ ᱵᱟᱝᱠᱷᱟᱱ ᱥᱩᱛᱟᱹᱢ ᱥᱩᱛᱟᱹᱢ ᱵᱟᱝᱠᱷᱟᱱ ᱥᱩᱭ ᱠᱟᱱᱛᱷᱟ ᱨᱚᱜ ᱜᱮ ᱵᱟᱝ ᱜᱟᱱᱚᱜ ᱟᱨ ᱱᱟᱦᱟᱜ ᱫᱩᱞᱟᱹᱲ ᱫᱩᱯᱞᱟᱹᱲ ᱨᱮ ᱪᱚᱯ ᱵᱟᱝᱠᱷᱟᱱ ᱢᱚᱡᱟ ᱜᱮ ᱵᱟᱝ ᱧᱟᱢᱚᱜ᱾